ᱛᱮᱦᱮᱧ ᱫᱚ ᱡᱷᱟᱲᱠᱷᱚᱸᱰ ᱨᱮᱱᱟᱜ ᱯᱷᱮᱢᱟᱥ ᱨᱩᱜᱽᱲᱟ ᱩᱛᱩ ᱵᱚᱱ ᱤᱥᱤᱱ ᱞᱮᱜᱮ᱾ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱟᱛᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱭᱩᱴᱭᱩᱵᱽ ᱪᱮᱱᱮᱞ ᱨᱮ᱾ ᱡᱷᱟᱲᱠᱷᱚᱸᱰ ᱨᱮᱱᱟᱜ ᱯᱷᱮᱢᱟᱥ ᱨᱩᱜᱽᱲᱟ ᱠᱟᱱᱟ᱾ ᱡᱷᱟᱲᱠᱷᱚᱸᱰ ᱨᱮᱱ ᱦᱚᱲ ᱫᱚ ᱨᱩᱜᱽᱲᱟ ᱠᱚ ᱢᱮᱛᱟᱜᱼᱟ ᱟᱨ ᱟᱵᱚ ᱦᱚᱲ ᱛᱮᱫᱚ ᱱᱚᱣᱟ ᱫᱚ ᱯᱩᱴᱠᱟᱹ ᱠᱚ ᱢᱮᱛᱟᱜᱼᱟ᱾ ᱵᱟᱡᱟᱨ ᱠᱷᱚᱱ ᱜᱮ ᱠᱤᱨᱤᱧ ᱟᱹᱜᱩ ᱦᱩᱭ ᱟᱠᱟᱱᱟ᱾ ᱵᱟᱨ ᱨᱚᱠᱚᱢ ᱱᱚᱣᱟ ᱫᱚᱠᱚ ᱟᱹᱠᱷᱨᱤᱧ ᱮᱫᱟ᱾ ᱢᱤᱫᱴᱟᱝ ᱫᱚ ᱱᱚᱣᱟ ᱫᱚ ᱟᱹᱨᱩᱵ ᱥᱟᱯᱷᱟ ᱠᱟᱛᱮ ᱠᱚ ᱟᱹᱠᱷᱨᱤᱧ ᱟᱠᱟᱫᱟ ᱟᱨ ᱠᱤᱪᱷᱩ ᱠᱤᱪᱷᱩᱣᱟᱜ ᱫᱚ ᱵᱤᱱᱟᱹ ᱟᱹᱨᱩᱵ ᱥᱟᱯᱷᱟ ᱠᱟᱛᱮ ᱠᱚ ᱟᱹᱠᱷᱨᱤᱧᱟ᱾ ᱵᱤᱱᱟᱹ ᱟᱹᱨᱩᱵᱟᱜ ᱫᱚ ᱡᱟᱦᱟᱸ ᱦᱟᱥᱟ ᱞᱟᱴᱷᱮ ᱛᱟᱦᱮᱱᱟ ᱚᱱᱟ ᱫᱚ ᱮᱠᱴᱩ ᱫᱟᱢ ᱠᱚᱢ ᱜᱮᱭᱟ᱾ ᱯᱚᱧᱪᱟᱥ ᱴᱟᱠᱟ ᱠᱤ ᱮᱠᱥᱚ ᱴᱟᱠᱟ ᱠᱚᱢ ᱛᱮᱠᱚ ᱟᱹᱠᱷᱨᱤᱧᱟ ᱟᱨ ᱱᱚᱣᱟ ᱫᱚ ᱯᱚᱧᱪᱟᱥ ᱠᱤ ᱮᱠᱥᱚ ᱴᱟᱠᱟ ᱡᱟᱦᱟᱸᱭ ᱡᱟᱦᱟᱸ ᱞᱮᱠᱟᱭ ᱟᱹᱠᱷᱨᱤᱧ ᱫᱟᱲᱮᱭᱟᱜᱼᱟ᱾ ᱛᱚ ᱱᱚᱣᱟ ᱫᱚ ᱟᱹᱨᱩᱵ ᱥᱟᱯᱟᱣᱟᱜ ᱜᱮ ᱠᱤᱨᱤᱧ ᱟᱹᱜᱩ ᱦᱩᱭ ᱟᱠᱟᱱᱟ ᱮᱠᱴᱩ ᱫᱟᱢ ᱵᱮᱥᱤ ᱠᱚ ᱦᱟᱛᱟᱣ ᱟᱠᱟᱫᱟ ᱠᱷᱟᱴᱟᱞᱤ ᱮᱠᱴᱩ ᱠᱚᱢᱚᱜᱼᱟ ᱟᱹᱨᱩᱵ ᱥᱟᱯᱟ ᱟᱠᱟᱫ ᱨᱮᱦᱚᱸ ᱠᱚ ᱛᱷᱚᱲᱟ ᱫᱚ ᱩᱨᱜᱩᱢ ᱫᱟᱜ ᱨᱮ ᱡᱚᱵᱮ ᱠᱟᱛᱮᱫ ᱢᱚᱡᱽ ᱚᱠᱚᱡ ᱛᱮᱵᱚᱱ ᱟᱹᱨᱩᱵᱟ ᱨᱩᱜᱽᱲᱟ ᱫᱚ ᱱᱚᱣᱟ ᱵᱟᱹᱴᱤ ᱨᱮᱵᱚᱱ ᱫᱚᱦᱚ ᱠᱮᱫᱟ ᱟᱨ ᱱᱚᱰᱮ ᱫᱟᱜ ᱵᱚᱱ ᱞᱚᱞᱚᱭᱮᱫᱟ ᱱᱚᱣᱟ ᱨᱩᱜᱽᱲᱟ ᱨᱮ ᱚᱱᱟ ᱡᱟᱦᱟᱸ ᱫᱟᱜ ᱵᱚᱱ ᱞᱚᱞᱚ ᱠᱮᱫᱟ ᱚᱱᱟ ᱫᱟᱜ ᱵᱚᱱ ᱫᱩᱞᱟᱜ ᱠᱟᱱᱟ ᱫᱚᱥ ᱯᱚᱱᱨᱚ ᱢᱤᱱᱤᱴ ᱜᱟᱱ ᱚᱱᱠᱟ ᱡᱚᱵᱮ ᱜᱮᱵᱚᱱ ᱫᱚᱦᱚ ᱦᱟᱛᱟᱲ ᱠᱟᱜᱼᱟ ᱮᱸᱰᱮᱠᱷᱟᱱ ᱡᱟᱦᱟᱸ ᱛᱤᱱᱟᱹᱜ ᱜᱤᱛᱤᱞ ᱠᱚ ᱨᱟᱜᱟᱭ ᱵᱷᱟᱵᱽ ᱢᱮᱱᱟᱜᱼᱟ ᱡᱚᱛᱚ ᱚᱪᱚᱜ ᱪᱟᱵᱟᱜᱼᱟ ᱛᱟᱦᱮᱸ ᱦᱟᱛᱟᱲ ᱪᱚ ᱢᱤᱫ ᱜᱷᱟᱹᱲᱤᱡ ᱫᱚᱥ ᱢᱤᱱᱤᱴ ᱫᱚ ᱦᱩᱭᱱᱟ ᱟᱨ ᱱᱚᱝᱠᱟ ᱟᱭᱢᱟ ᱜᱷᱟᱹᱲᱤᱡ ᱱᱚᱝᱠᱟ ᱢᱚᱥᱠᱚᱴ ᱢᱚᱥᱠᱚᱴ ᱛᱮᱵᱚᱱ ᱟᱹᱨᱩᱵᱟ ᱜᱤᱛᱤᱞ ᱠᱚ ᱡᱩᱫᱤ ᱛᱟᱦᱮᱱ ᱠᱷᱟᱡ ᱚᱱᱟ ᱠᱚ ᱪᱟᱵᱟᱜᱼᱟ ᱟᱭᱢᱟ ᱵᱟᱨ ᱛᱮ ᱫᱟᱜ ᱵᱚᱫᱚᱞ ᱵᱚᱫᱚᱞ ᱛᱮᱵᱚᱱ ᱟᱹᱨᱩᱵ ᱠᱮᱫᱟ ᱟᱨ ᱱᱤᱛᱚᱜ ᱫᱚ ᱮᱠᱫᱚᱢ ᱯᱷᱟᱭᱱᱟᱞ ᱵᱚᱱ ᱟᱹᱨᱩᱵ ᱥᱟᱯᱷᱟ ᱠᱮᱫᱟ ᱱᱚᱣᱟ ᱵᱟᱹᱴᱤ ᱨᱮᱵᱚᱱ ᱫᱚᱦᱚᱭᱮᱫᱟ ᱱᱚᱣᱟ ᱫᱟᱜ ᱦᱚᱸ ᱱᱚᱜᱼᱚᱭ ᱥᱟᱯᱷᱟ ᱜᱮᱭᱟ ᱥᱚᱪᱪᱷᱚ ᱜᱮ ᱧᱮᱞᱚᱜ ᱠᱟᱱᱟ ᱨᱩᱜᱽᱲᱟ ᱫᱚ ᱟᱹᱨᱩᱵ ᱥᱟᱯᱷᱟ ᱠᱟᱛᱮ ᱱᱚᱣᱟ ᱵᱟᱹᱴᱤ ᱨᱮᱵᱚᱱ ᱫᱚᱦᱚ ᱟᱠᱟᱫᱟ ᱱᱤᱛᱚᱜ ᱫᱚᱵᱚᱱ ᱜᱮᱫᱟ ᱱᱚᱣᱟ ᱵᱟᱨ ᱯᱟᱲᱟᱜ ᱠᱤ ᱯᱩᱱ ᱯᱟᱲᱟᱜ ᱡᱟᱦᱟᱸᱴᱟᱜ ᱡᱟᱦᱟᱸ ᱞᱮᱠᱟ ᱠᱟᱛᱮ ᱦᱩᱭᱩᱜᱼᱟ ᱞᱟᱹᱴᱩᱣᱟᱜ ᱠᱷᱟᱱ ᱫᱚ ᱯᱩᱱ ᱯᱟᱲᱟᱜ ᱟᱨ ᱠᱟᱹᱴᱤᱡᱟᱜ ᱠᱷᱟᱱ ᱫᱚ ᱵᱟᱨ ᱯᱟᱲᱟᱜ ᱜᱮᱫ ᱞᱮᱜᱮ ᱵᱚᱱ ᱨᱩᱜᱽᱲᱟ ᱫᱚᱵᱚᱱ ᱜᱮᱫ ᱵᱷᱟᱜᱽ ᱠᱮᱫᱟ ᱠᱤᱪᱷᱩ ᱠᱤᱪᱷᱩᱣᱟᱜ ᱫᱚ ᱵᱟᱨ ᱵᱷᱟᱜᱽ ᱠᱮᱫᱟ ᱵᱚᱱ ᱟᱨ ᱠᱤᱪᱷᱩ ᱫᱚᱢᱮ ᱞᱟᱹᱴᱩ ᱧᱚᱜᱼᱟᱜ ᱫᱚ ᱯᱩᱱᱭᱟᱹ ᱠᱟᱛᱮ ᱵᱚᱱ ᱴᱩᱠᱨᱟᱹ ᱠᱮᱫᱟ ᱟᱫᱚ ᱵᱚᱱ ᱤᱥᱤᱱ ᱞᱮᱜᱮ ᱮᱠᱫᱚᱢ ᱠᱟᱹᱴᱤᱡ ᱠᱟᱹᱴᱤᱡ ᱟᱜ ᱯᱮᱭᱟ ᱟᱹᱞᱩ ᱟᱹᱨᱩᱵ ᱥᱟᱯᱷᱟ ᱟᱠᱟᱫᱟ ᱵᱚᱱ ᱟᱨ ᱱᱚᱝᱠᱟ ᱵᱚᱱ ᱜᱮᱫ ᱴᱩᱠᱨᱟᱹᱣ ᱟᱠᱟᱫᱟ ᱟᱨ ᱫᱟᱜ ᱵᱚᱱ ᱡᱷᱟᱨᱟᱣ ᱚᱪᱚᱭᱮᱫᱟ ᱱᱚᱣᱟ ᱯᱷᱟᱹᱛᱭᱟᱹᱜ ᱨᱮ ᱜᱨᱟᱭᱤᱱᱰᱟᱨ ᱡᱟᱨ ᱨᱮ ᱱᱚᱣᱟ ᱵᱷᱤᱛᱨᱤ ᱱᱟᱠᱷᱟ ᱨᱮ ᱵᱟᱨᱭᱟ ᱠᱟᱹᱴᱤᱡ ᱠᱟᱹᱴᱤᱡ ᱯᱮᱸᱭᱟᱡᱽ ᱵᱚᱱ ᱜᱮᱫ ᱟᱠᱟᱫᱟ ᱢᱤᱫᱴᱟᱝ ᱵᱤᱞᱟᱹᱛᱤ ᱟᱨ ᱵᱮᱨᱮᱞ ᱢᱟᱹᱨᱤᱪ ᱢᱮᱱᱟᱜᱼᱟ ᱟᱫᱟ ᱢᱮᱱᱟᱜᱼᱟ ᱨᱚᱥᱩᱱ ᱢᱮᱱᱟᱜᱼᱟ ᱱᱚᱰᱮ ᱠᱤᱪᱷᱩ ᱜᱚᱴᱟ ᱢᱚᱥᱞᱟ ᱢᱮᱱᱟᱜᱼᱟ ᱱᱚᱣᱟ ᱠᱚᱫᱚ ᱮᱞᱟᱪ ᱠᱟᱱᱟ ᱟᱨ ᱦᱟᱯ ᱪᱟᱢᱚᱪ ᱜᱟᱱ ᱫᱷᱚᱱᱮ ᱜᱚᱴᱟ ᱫᱷᱚᱱᱮ ᱟᱨ ᱦᱚᱜᱼᱚᱭ ᱱᱚᱣᱟ ᱠᱤᱪᱷᱩ ᱜᱚᱴᱟ ᱜᱚᱨᱚᱢ ᱢᱚᱥᱚᱞᱟ ᱱᱚᱣᱟ ᱠᱚᱜᱮ ᱦᱚᱜᱼᱚᱭ ᱱᱚᱣᱟ ᱜᱨᱟᱭᱤᱱᱰᱟᱨ ᱡᱟᱨ ᱨᱮᱵᱚᱱ ᱢᱮᱥᱟᱭᱮᱫᱟ᱾ ᱜᱳᱞ ᱢᱚᱨᱤᱪ ᱨᱮᱱᱟᱜ ᱜᱩᱸᱰᱟᱹ ᱦᱚᱸ ᱱᱚᱣᱟ ᱨᱮᱜᱮ ᱵᱚᱱ ᱢᱮᱥᱟ ᱠᱟᱜ ᱠᱟᱱᱟ᱾ ᱰᱷᱟᱠᱱᱟ ᱵᱚᱱ ᱞᱟᱜᱟᱣ ᱠᱮᱫᱟ ᱟᱫᱚ ᱵᱚᱱ ᱜᱨᱟᱭᱤᱱᱰᱟ᱾ ᱢᱚᱥᱞᱟ ᱠᱚᱫᱚ ᱵᱚᱱ ᱯᱮᱥᱴ ᱠᱮᱫᱟ ᱠᱚᱨᱟᱭ ᱫᱚ ᱜᱮᱥ ᱨᱮᱵᱚᱱ ᱪᱚᱸᱫᱟ ᱟᱠᱟᱫᱟ ᱟᱨ ᱵᱚᱱ ᱫᱤᱯᱟᱹᱣ ᱦᱚᱪᱚᱭᱮᱫᱟ ᱫᱤᱯᱟᱹᱣ ᱮᱱᱟ ᱠᱚᱨᱟᱭ ᱫᱚ ᱥᱩᱱᱩᱢ ᱵᱚᱱ ᱫᱩᱞᱟᱜ ᱠᱟᱱᱟ ᱥᱩᱱᱩᱢ ᱫᱚ ᱞᱚᱞᱚ ᱟᱠᱟᱱ ᱛᱟᱵᱚᱱᱟ ᱡᱟᱦᱟᱸ ᱟᱹᱞᱩ ᱵᱚᱱ ᱟᱹᱨᱩᱵ ᱥᱟᱯᱷᱟ ᱟᱠᱟᱫᱟ ᱟᱨ ᱵᱚᱱ ᱜᱮᱫ ᱴᱩᱠᱨᱟᱹᱣ ᱟᱠᱟᱫᱟ ᱚᱱᱟ ᱵᱚᱱ ᱵᱷᱟᱡᱟ ᱞᱟᱦᱟᱭᱟ ᱚᱱᱟ ᱜᱮ ᱞᱟᱦᱟ ᱫᱚᱵᱚᱱ ᱠᱷᱟᱸᱡᱚ ᱞᱮᱜᱮ᱾ ᱟᱹᱞᱩ ᱫᱚᱵᱚᱱ ᱠᱷᱟᱸᱡᱚ ᱠᱮᱫᱟ ᱟᱨ ᱢᱚᱡᱽ ᱚᱠᱚᱡ ᱛᱮᱵᱚᱱ ᱵᱷᱟᱡᱟ ᱧᱚᱜ ᱞᱮᱜᱮ᱾ ᱟᱹᱞᱩ ᱫᱚ ᱵᱷᱟᱡᱟ ᱧᱚᱜ ᱟᱠᱟᱱ ᱛᱟᱵᱚᱱᱟ ᱚᱣᱟᱨ ᱠᱟᱜᱼᱟ ᱵᱚᱱ᱾

ᱤᱪᱟᱹᱲ ᱦᱟᱛᱟᱲ ᱟᱠᱟᱫᱟ ᱥᱟᱨᱮᱡ ᱟᱠᱟᱱ ᱥᱩᱱᱩᱢ ᱨᱮ ᱯᱟᱸᱪ ᱯᱷᱚᱲᱚᱱ ᱵᱚᱱ ᱮᱢ ᱠᱮᱫᱟ ᱟᱨ ᱨᱟᱸᱫᱷᱩᱱᱤ ᱵᱚᱱ ᱮᱢ ᱠᱮᱫᱟ ᱛᱮᱡᱽ ᱯᱟᱛᱟ ᱦᱚᱸ ᱵᱚᱱ ᱮᱢ ᱩᱛᱟᱹᱨ ᱠᱟᱫᱟ ᱯᱷᱚᱲᱚᱱ ᱠᱚ ᱮᱢ ᱵᱟᱲᱟ ᱠᱟᱛᱮ ᱜᱮ ᱱᱚᱜᱼᱚᱭ ᱱᱚᱣᱟ ᱨᱩᱜᱽᱲᱟ ᱵᱚᱱ ᱜᱮᱫ ᱟᱠᱟᱫ ᱚᱱᱟ ᱵᱚᱱ ᱠᱷᱟᱸᱡᱚᱭᱮᱫᱟ ᱨᱩᱜᱽᱲᱟ ᱠᱷᱟᱸᱡᱚ ᱠᱟᱛᱮ ᱱᱚᱝᱠᱟ ᱵᱚᱱ ᱜᱷᱟᱱᱴᱟᱣ ᱧᱚᱜ ᱮᱫᱟ ᱟᱨ ᱢᱚᱡᱽ ᱚᱠᱚᱡ ᱛᱮᱵᱚᱱ ᱵᱷᱟᱡᱟ ᱧᱚᱜᱟ ᱯᱷᱩᱞ ᱟᱸᱪ ᱨᱮᱜᱮ ᱢᱤᱫ ᱜᱷᱟᱹᱲᱤ ᱫᱚᱵᱚᱱ ᱵᱷᱟᱡᱟ ᱦᱟᱛᱟᱣᱟ ᱢᱤᱫ ᱜᱷᱟᱹᱲᱤ ᱵᱚᱱ ᱵᱷᱟᱡᱟ ᱧᱚᱜ ᱠᱮᱫᱟ ᱵᱷᱟᱡᱟ ᱧᱚᱜ ᱟᱠᱟᱱ ᱛᱟᱵᱚᱱᱟ ᱱᱤᱛᱚᱜ ᱫᱚ ᱵᱟᱨᱭᱟ ᱯᱮᱸᱭᱟᱡᱽ ᱱᱚᱝᱠᱟ ᱢᱚᱴᱟ ᱢᱚᱴᱟ ᱧᱚᱜ ᱵᱚᱱ ᱜᱮᱫ ᱟᱠᱟᱫᱟ ᱚᱱᱟ ᱵᱚᱱ ᱠᱷᱟᱸᱡᱚᱭᱮᱫᱟ ᱯᱮᱸᱭᱟᱡᱽ ᱠᱷᱟᱸᱡᱚ ᱠᱟᱛᱮ ᱵᱚᱱ ᱜᱷᱟᱱᱴᱟ ᱦᱟᱛᱟᱲᱟ ᱯᱮᱸᱭᱟᱡᱽ ᱛᱷᱚᱲᱟ ᱞᱟᱢᱵᱟ ᱧᱚᱜ ᱞᱮᱱ ᱜᱮ ᱯᱮᱸᱭᱟᱡᱽ ᱵᱚᱱ ᱦᱚᱸᱰᱟ ᱵᱟᱲᱟ ᱧᱚᱜ ᱠᱮᱫᱟ ᱵᱩᱞᱩᱝ ᱵᱚ ᱞᱟᱜᱟᱣᱟᱜ ᱠᱟᱱᱟ ᱟᱫᱟ ᱞᱮᱠᱟ ᱵᱩᱞᱩᱝ ᱞᱟᱜᱟᱣ ᱠᱟᱛᱮ ᱱᱚᱝᱠᱟ ᱵᱚᱱ ᱜᱷᱟᱱᱴᱟ ᱢᱮᱥᱟ ᱞᱮᱜᱮ ᱢᱤᱫ ᱜᱷᱟᱹᱲᱤ ᱯᱚᱨᱮ ᱠᱤᱪᱷᱩ ᱜᱩᱸᱰᱟᱹ ᱢᱚᱥᱞᱟ ᱵᱚᱱ ᱞᱟᱜᱟᱣᱟᱜ ᱠᱟᱱᱟ ᱱᱚᱰᱮ ᱵᱚᱱ ᱞᱟᱜᱟᱣ ᱮᱫᱟ ᱥᱟᱥᱟᱝ ᱜᱩᱸᱰᱟᱹ ᱡᱤᱨᱟᱹ ᱜᱩᱸᱰᱟᱹ ᱟᱨ ᱱᱚᱰᱮ ᱢᱮᱱᱟᱜᱼᱟ ᱠᱤᱪᱮᱱ ᱠᱤᱝ ᱢᱚᱥᱞᱟ ᱟᱨ ᱠᱟᱥᱢᱤᱨᱤ ᱞᱟᱞ ᱞᱚᱝᱠᱟ ᱜᱩᱸᱰᱟᱹ ᱚᱱᱟ ᱵᱚᱱ ᱮᱢ ᱠᱮᱫᱟ ᱵᱩᱞᱩᱝ ᱥᱟᱶᱛᱮ ᱡᱚᱛᱚ ᱜᱩᱸᱰᱟᱹ ᱢᱚᱥᱞᱟ ᱞᱟᱜᱟᱣ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱠᱚᱥᱟᱣ ᱧᱚᱜ ᱚᱪᱚᱭᱮᱫᱟ ᱵᱚᱱ᱾ ᱜᱩᱸᱰᱟᱹ ᱢᱚᱥᱞᱟ ᱠᱚᱫᱚ ᱵᱚᱱ ᱠᱚᱥᱟᱣ ᱧᱚᱜ ᱠᱮᱫᱟ᱾ ᱜᱨᱟᱭᱤᱱᱰᱟᱨ ᱡᱟᱨ ᱨᱮ ᱡᱟᱦᱟᱸ ᱵᱚᱱ ᱯᱮᱥᱴ ᱠᱟᱫᱟ ᱚᱱᱟ ᱢᱚᱥᱞᱟ ᱵᱚᱱ ᱮᱢ ᱮᱫᱟ ᱯᱮᱥᱴ ᱢᱚᱥᱞᱟ ᱮᱢ ᱠᱟᱛᱮ ᱱᱟᱥᱮᱱᱟᱜ ᱵᱚᱱ ᱦᱮᱰᱟᱜ ᱧᱚᱜᱟ ᱟᱭᱢᱟ ᱜᱷᱟᱹᱲᱤᱡ ᱵᱚᱱ ᱠᱚᱥᱟᱣᱟ ᱢᱤᱫ ᱜᱷᱟᱹᱲᱤ ᱛᱷᱟᱹᱨᱤ ᱛᱮᱵᱚᱱ ᱯᱚᱴᱚᱢ ᱦᱟᱛᱟᱲ ᱠᱟᱜ ᱜᱮ ᱠᱟᱱᱟ ᱚᱴᱟ ᱠᱟᱛᱮ ᱵᱚᱱ ᱧᱮᱞ ᱞᱮᱜᱮ ᱢᱚᱥᱞᱟ ᱫᱚ ᱢᱚᱡᱽ ᱚᱠᱚᱡ ᱛᱮᱜᱮ ᱠᱚᱥᱟᱣ ᱟᱠᱟᱱᱟ ᱱᱚᱜᱼᱚᱭ ᱥᱩᱱᱩᱢ ᱥᱮᱨᱮ ᱥᱮᱨᱮ ᱩᱰᱩᱝᱚᱜ ᱠᱟᱱᱟ ᱢᱟᱱᱮ ᱥᱩᱱᱩᱢᱮ ᱨᱤᱞᱤᱡᱽ ᱮᱫᱟ ᱱᱚᱜᱼᱚ ᱱᱚᱣᱟ ᱥᱚᱥᱯᱮᱱ ᱨᱮ ᱫᱟᱜ ᱵᱚᱱ ᱞᱚᱞᱚᱭᱮᱫᱟ ᱚᱱᱟ ᱫᱟᱜ ᱜᱮᱵᱚᱱ ᱫᱩᱞᱟᱜᱼᱟ ᱫᱟᱜ ᱵᱚᱱ ᱞᱚᱞᱚ ᱞᱮᱫᱟ ᱚᱱᱟ ᱫᱟᱜ ᱜᱮᱵᱚᱱ ᱫᱩᱞᱟᱜ ᱠᱟᱱᱟ ᱟᱹᱞᱩ ᱵᱚᱱ ᱵᱷᱟᱡᱟ ᱞᱮᱫᱟ ᱱᱤᱛ ᱜᱮ ᱚᱱᱟ ᱟᱹᱞᱩ ᱫᱚᱵᱚᱱ ᱢᱮᱥᱟᱭᱮᱫᱟ ᱟᱹᱞᱩ ᱞᱟᱜᱟᱣ ᱠᱟᱛᱮ ᱱᱚᱝᱠᱟ ᱵᱚᱱ ᱜᱷᱟᱱᱴᱟ ᱧᱚᱜ ᱟᱫᱟ ᱟᱨ ᱫᱟᱜ ᱫᱚ ᱰᱷᱮᱨ ᱧᱚᱜ ᱜᱮᱵᱚᱱ ᱞᱟᱜᱟᱣ ᱠᱟᱫᱟ ᱦᱮᱰᱮᱡᱚᱜᱼᱟ ᱦᱟᱸᱜ ᱦᱮᱰᱮᱡ ᱠᱟᱛᱮᱫ ᱜᱮ ᱦᱟᱸᱜ ᱠᱚᱢᱚᱜᱼᱟ ᱵᱩᱞᱠᱟᱹᱣ ᱦᱟᱛᱟᱲ ᱦᱚᱪᱚᱣᱟᱜ ᱟᱨ ᱱᱚᱣᱟ ᱛᱷᱟᱹᱨᱤ ᱫᱚᱵᱚᱱ ᱯᱚᱴᱚᱢ ᱦᱟᱛᱟᱲ ᱠᱟᱜᱼᱟ ᱰᱷᱟᱠᱱᱟ ᱫᱚᱵᱚᱱ ᱚᱴᱟᱜ ᱠᱮᱫᱟ ᱟᱨ ᱱᱚᱣᱟ ᱩᱛᱩ ᱵᱚᱱ ᱧᱮᱞ ᱮᱫᱟ ᱜᱷᱟᱱᱴᱟ ᱠᱟᱛᱮᱫ ᱰᱷᱟᱠᱱᱟ ᱵᱚᱱ ᱚᱴᱟᱜ ᱟᱠᱟᱫᱟ ᱟᱨ ᱚᱱᱠᱟ ᱜᱷᱟᱱᱴᱟ ᱠᱟᱛᱮᱫ ᱵᱚᱱ ᱧᱮᱞ ᱟᱠᱟᱫᱟ ᱮᱠᱫᱚᱢ ᱢᱚᱡᱽ ᱜᱮ ᱤᱥᱤᱱ ᱟᱠᱟᱱ ᱛᱟᱵᱚᱱᱟ ᱯᱟᱨᱯᱷᱮᱠᱴ ᱦᱩᱭ ᱟᱠᱟᱱ ᱛᱟᱵᱚᱱᱟ ᱱᱚᱜᱼᱚᱭ ᱜᱮᱥ ᱵᱚᱱ ᱵᱚᱱᱫᱚ ᱠᱟᱜ ᱠᱟᱱᱟ ᱟᱨ ᱮᱴᱟᱜ ᱡᱟᱭᱜᱟ ᱨᱮᱵᱚᱱ ᱩᱪᱟᱹᱲ ᱠᱟᱜ ᱠᱟᱱᱟ ᱱᱚᱣᱟ ᱵᱟᱹᱴᱤ ᱨᱮᱜᱮ ᱵᱚᱱ ᱩᱪᱟᱹᱲ ᱠᱟᱜ ᱠᱟᱱᱟ ᱱᱚᱣᱟ ᱵᱟᱹᱴᱤ ᱨᱮ ᱨᱩᱜᱩᱲᱟ ᱩᱛᱩ ᱫᱚᱵᱚᱱ ᱤᱪᱟᱹᱲ ᱦᱟᱛᱟᱲ ᱠᱮᱫᱟ᱾ ᱡᱚᱢ ᱞᱟᱹᱜᱤᱫ ᱱᱚᱣᱟ ᱵᱟᱹᱴᱤ ᱨᱮᱵᱚᱱ ᱞᱩᱭᱮᱫᱟ᱾ ᱫᱟᱠᱟ ᱫᱟᱜ ᱢᱟᱹᱲᱤ ᱡᱚᱛᱚ ᱥᱟᱶ ᱜᱮᱵᱚᱱ ᱡᱚᱢ ᱫᱟᱲᱮᱭᱟᱜᱼᱟ᱾ ᱥᱩᱨ ᱠᱷᱚᱱ ᱫᱚ ᱱᱚᱝᱠᱟ ᱧᱮᱞᱚᱜ ᱠᱟᱱᱟ᱾ ᱡᱚᱢ ᱞᱟᱹᱜᱤᱫ ᱨᱮᱰᱤᱭᱮᱱ ᱛᱟᱵᱚᱱᱟ᱾ ᱛᱤᱦᱤᱧᱟᱜ ᱵᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ